ᱱᱚᱣᱟ ᱥᱟᱠᱨᱟᱛ ᱟᱠᱷᱟᱱ ᱫᱚᱥᱟᱨ ᱨᱮᱱᱟᱜ ᱡᱟᱦᱟᱸ ᱥᱯᱳᱨᱴ ᱯᱨᱳᱜᱨᱟᱢ ᱥᱟᱯᱲᱟᱣ ᱟᱠᱟᱱᱟ ᱚᱱᱟ ᱠᱚ ᱵᱟᱠᱷᱨᱟ ᱛᱮ ᱱᱟᱹᱧ ᱠᱩᱠᱞᱤᱧ ᱫᱚᱦᱚᱭᱟ ᱱᱟᱜ ᱦᱮᱸᱥᱮ ᱞᱟᱡᱟᱣ ᱫᱚ ᱟᱞᱚᱯᱮ ᱞᱟᱡᱟᱜᱼᱟ ᱵᱚᱛᱚᱨ ᱨᱮᱱᱟᱜ ᱫᱚ ᱵᱟᱝ ᱠᱟᱱᱟ ᱟᱪᱪᱷᱟ ᱴᱷᱤᱠ ᱜᱮᱭᱟ ᱱᱚᱝᱠᱟ ᱛᱮᱜᱮ ᱯᱟᱹᱨᱠᱟᱹᱣ ᱦᱩᱭᱩᱜᱼᱟ ᱱᱚᱝᱠᱟ ᱫᱚ ᱚᱠᱚᱭ ᱦᱚᱸ ᱪᱮᱫ ᱠᱟᱛᱮ ᱫᱚ ᱵᱟᱝ ᱡᱟᱦᱟᱱᱟᱜ ᱪᱮᱫ ᱠᱟᱛᱮ ᱵᱟᱵᱚᱱ ᱦᱮᱡ ᱟᱠᱟᱱᱟ ᱛᱚ ᱪᱮᱫᱚᱜ ᱦᱩᱭᱩᱜᱼᱟ ᱦᱮᱸᱥᱮ

ᱡᱟᱦᱟᱸ ᱱᱚᱣᱟ ᱜᱟᱶᱛᱟ ᱞᱟᱹᱜᱤᱫ ᱯᱟᱦᱴᱟ ᱥᱮᱫ ᱠᱷᱚᱱᱟᱜ ᱞᱤᱧ ᱦᱮᱡ ᱥᱮᱴᱮᱨ ᱟᱠᱟᱱᱟ ᱟᱨ ᱱᱚᱣᱟ ᱜᱟᱶᱛᱟ ᱞᱟᱹᱜᱤᱫ ᱯᱟᱦᱴᱟ ᱥᱮᱫ ᱠᱷᱚᱱᱟᱜ ᱟᱵᱚ ᱥᱟᱱᱛᱟᱲ ᱥᱟᱶᱛᱟ ᱨᱮᱱᱟᱜ ᱥᱟᱹᱜᱟᱹᱭ ᱵᱟᱵᱚᱫ ᱠᱩᱠᱞᱤ ᱞᱤᱧ ᱟᱹᱜᱩ ᱟᱠᱟᱫᱼᱟ ᱚᱱᱟ ᱠᱩᱠᱞᱤ ᱜᱮ ᱞᱤᱧ ᱥᱚᱫᱚᱨ ᱟᱯᱮ ᱠᱚᱴᱷᱮᱱ ᱦᱮᱸᱥᱮ ᱛᱚ ᱥᱟᱹᱜᱟᱹᱭ ᱨᱮᱱᱟᱜ ᱠᱩᱠᱞᱤ ᱫᱚ ᱱᱚᱣᱟ ᱠᱟᱱᱟ ᱦᱚᱯᱚᱱ ᱮᱨᱟᱢ ᱦᱟᱱᱟᱨ ᱛᱮᱫ ᱵᱩᱲᱦᱤ ᱵᱟᱞᱟ ᱮᱨᱟ ᱫᱚ ᱟᱢᱤᱡ ᱪᱤᱞᱤ ᱦᱩᱭᱩᱜᱼᱟᱭ

ᱪᱮᱫ ᱵᱤᱱ ᱞᱟᱹᱭᱟ ᱮᱱᱥᱟᱨ ᱪᱮᱫ ᱵᱤᱱ ᱞᱟᱹᱭᱟ ᱟᱹᱞᱤᱧ ᱜᱮ ᱟᱹᱵᱤᱱ ᱜᱮ ᱠᱷᱩᱫ ᱟᱹᱰᱤ ᱟᱹᱰᱤ ᱥᱟᱨᱦᱟᱣ ᱞᱤᱧ ᱪᱟᱞ ᱟᱵᱤᱱᱟ ᱱᱚᱣᱟ ᱜᱟᱶᱛᱟ ᱞᱟᱹᱜᱤᱫ ᱯᱟᱦᱴᱟ ᱥᱮᱫ ᱠᱷᱚᱱᱟᱜ ᱡᱟᱦᱟᱸ ᱞᱮᱠᱟ ᱠᱩᱠᱞᱤ ᱛᱟᱦᱮᱸ ᱠᱟᱱᱟ ᱚᱱᱟ ᱠᱩᱠᱞᱤ ᱨᱮᱱᱟᱜ ᱛᱮᱞᱟ ᱱᱩᱠᱤᱱ ᱫᱟᱹᱭ ᱛᱤᱠᱤᱱ ᱠᱤᱱ ᱞᱟᱹᱭ ᱥᱚᱫᱚᱨ ᱟᱠᱟᱫᱼᱟ ᱦᱮᱸ ᱥᱮ